ᱱᱚᱣᱟ ᱢᱟᱲᱟᱝ ᱨᱮ ᱟᱵᱚ ᱥᱟᱱᱛᱟᱲᱤ ᱯᱟᱹᱨᱥᱤ ᱩᱱᱩᱨᱩᱢ ᱵᱚᱱ ᱯᱟᱲᱦᱟᱣ ᱞᱮᱜᱼᱟ ᱛᱮᱦᱮᱧ ᱵᱚᱱ ᱯᱟᱲᱦᱟᱣᱟ ᱵᱟᱨᱛᱟᱠᱤᱞ ᱟᱨ ᱵᱟᱨᱛᱟᱠᱤᱞᱟᱱ ᱨᱮᱭᱟᱜ ᱞᱟᱹᱠᱛᱤ ᱵᱟᱨᱛᱟᱠᱤᱞ ᱵᱟᱨᱛᱟᱠᱤᱞᱟᱱ ᱨᱮᱱᱟᱜ ᱢᱟᱱᱮ ᱫᱚ ᱦᱩᱭᱩᱜ ᱠᱟᱱᱟ ᱡᱟᱦᱟᱸ ᱡᱚᱨᱱᱟᱞᱤᱥᱴ ᱚᱱᱟ ᱫᱚ ᱵᱟᱨᱛᱟ ᱠᱤᱞ ᱢᱟᱱᱮ ᱱᱚᱣᱟ ᱜᱮ ᱟᱫᱚ ᱵᱩᱡᱷᱟᱹᱜᱼᱟ ᱟᱹᱠᱤᱞ ᱜᱮᱭᱟᱱ ᱦᱚᱲ ᱩᱱᱤ ᱫᱚ ᱦᱟᱸᱜ ᱟᱵᱚ ᱵᱟᱨᱛᱟ ᱠᱤᱞᱟᱱ ᱵᱚᱱ ᱢᱮᱛᱟᱭᱟ ᱚᱱᱚᱞᱤᱭᱟᱹ ᱞᱟᱹᱭ ᱦᱚᱪᱚ ᱟᱠᱟᱫᱮᱭᱟ ᱟᱨ ᱵᱟᱨᱛᱟ ᱠᱤᱞ ᱫᱚ ᱦᱩᱭᱩᱜ ᱠᱟᱱᱟ ᱡᱚᱨᱱᱟᱞᱤᱡᱤᱢ ᱡᱟᱦᱟᱸ ᱠᱷᱚᱵᱚᱨ ᱵᱟᱨᱛᱮ ᱥᱟᱸᱫᱮᱥ ᱚᱱᱟ ᱢᱟᱫᱽᱫᱷᱚᱢ ᱛᱮ ᱱᱟᱦᱟᱜ ᱡᱟᱦᱟᱸ ᱩᱪᱷᱟᱹᱱᱚᱜᱼᱟ ᱡᱮ ᱢᱚᱪᱟ ᱢᱚᱪᱟᱛᱮ ᱟᱨ ᱵᱟᱝᱠᱷᱟᱱ ᱠᱷᱚᱵᱚᱨ ᱠᱟᱜᱚᱡᱽ ᱫᱚ ᱚᱱᱚᱞᱤᱭᱟᱹ ᱡᱟᱦᱟᱸ ᱚᱞᱟ ᱟᱵᱚ ᱚᱱᱟ ᱫᱚ ᱦᱩᱭᱩᱜ ᱠᱟᱱᱟ ᱵᱟᱨᱛᱟ ᱠᱤᱞ ᱵᱟᱨᱛᱟ ᱠᱤᱞᱟᱱ ᱫᱚ ᱦᱩᱭᱩᱜᱼᱟ ᱢᱤᱫᱴᱟᱝ ᱚᱱᱚᱞᱤᱭᱟᱹ ᱫᱚ ᱱᱤᱦᱟᱹᱛ ᱜᱮ ᱦᱩᱭᱩᱜ ᱞᱟᱹᱠᱛᱤ ᱠᱟᱱᱟ ᱩᱱᱤ ᱫᱚ ᱟᱵᱚ ᱵᱟᱨᱛᱟ ᱠᱤᱞᱟᱱ ᱵᱚᱱ ᱢᱮᱛᱟᱭᱟ ᱛᱟᱦᱚᱞᱮ ᱱᱚᱣᱟ ᱵᱟᱨᱛᱟ ᱠᱤᱞ ᱱᱚᱣᱟ ᱫᱚ ᱟᱹᱰᱤ ᱤᱢᱯᱚᱨᱴᱟᱱᱴ ᱪᱮᱯᱴᱟᱨ ᱠᱟᱱᱟ ᱵᱟᱨᱛᱟ ᱠᱤᱞᱟᱱ ᱪᱤᱱᱦᱟᱹᱣ ᱠᱮᱫᱮᱭᱟ ᱚᱠᱚᱭ ᱠᱟᱱᱟᱭ ᱵᱟᱨᱛᱟ ᱠᱤᱞᱟᱱ ᱫᱚ ᱟᱹᱠᱤᱞ ᱜᱮᱭᱟᱱ ᱦᱚᱲ ᱠᱟᱱ ᱚᱱᱚᱞᱤᱭᱟᱹ ᱦᱩᱭᱩᱜᱼᱟ ᱱᱚᱣᱟ ᱥᱟᱛᱟᱢ ᱨᱤᱱ ᱚᱱᱚᱞᱤᱭᱟᱹ ᱫᱚ ᱵᱚᱭᱫᱚᱱᱟᱛᱷ ᱢᱟᱹᱨᱰᱤ ᱡᱟᱱᱟᱢ ᱟᱠᱟᱱᱟ ᱠᱤᱱ ᱯᱷᱟᱥᱴ ᱚᱠᱴᱩᱵᱚᱨ ᱱᱟᱭᱤᱱᱴᱤ ᱯᱷᱳᱨᱴᱤ ᱴᱩ ᱥᱟᱞᱮ ᱨᱮ ᱯᱚᱪᱷᱤᱢ ᱵᱟᱝᱞᱟ ᱨᱮᱱᱟᱜ ᱢᱤᱫᱽᱱᱟᱯᱩᱨ ᱡᱤᱞᱟ ᱵᱮᱱᱟᱪᱚᱯᱨᱟ ᱟᱹᱛᱩ ᱨᱮ ᱟᱹᱠᱤᱱᱟᱜ ᱟᱭᱳ ᱫᱚ ᱟᱹᱠᱤᱱᱤᱡ ᱟᱭᱳ ᱫᱚ ᱥᱚᱞᱢᱟ ᱟᱨ ᱵᱟᱵᱟ ᱫᱚ ᱵᱟᱵᱩᱞᱟ ᱱᱩᱠᱤᱱ ᱜᱚᱢᱠᱮ ᱫᱚ ᱟᱹᱰᱤ ᱥᱟᱶᱛᱟ ᱫᱩᱞᱟᱹᱲᱤᱭᱟᱹ ᱟᱨ ᱥᱟᱶᱦᱮᱫ ᱫᱩᱞᱟᱹᱲᱤᱭᱟᱹ ᱠᱤᱱ ᱛᱟᱦᱮᱸ ᱠᱟᱱᱟ ᱟᱹᱠᱤᱱᱟᱜ ᱯᱚᱛᱚᱵ ᱠᱚᱫᱚ ᱦᱩᱭᱩᱜ ᱠᱟᱱᱟ ᱚᱞᱚᱜ ᱫᱩᱨᱟᱹᱝ ᱛᱟᱨᱟᱥ ᱯᱟᱹᱨᱥᱤ ᱜᱟᱵᱮ ᱢᱚᱡᱚᱞ ᱛᱷᱩᱛᱤ ᱮᱢᱟᱱ ᱫᱩᱯᱞᱟᱹᱲ ᱧᱩᱛᱩᱢᱟᱱ ᱯᱟᱛᱷᱟᱢ ᱜᱮ ᱟᱨᱮ ᱥᱟᱭ ᱟᱨ ᱜᱮ ᱢᱚᱬᱮ ᱠᱷᱚᱱ ᱱᱤᱛ ᱫᱷᱟᱹᱵᱤᱡ ᱠᱤᱱ ᱪᱷᱟᱯᱟᱭᱮᱫ ᱜᱮᱭᱟ ᱥᱟᱛᱟᱢ ᱨᱮᱱᱟᱜ ᱡᱟᱭ ᱛᱮ ᱡᱟᱭ ᱠᱟᱛᱷᱟ ᱚᱞ ᱯᱟᱲᱦᱟᱣ ᱞᱟᱹᱜᱤᱫ ᱛᱮ ᱫᱤᱱᱟᱹᱢᱟᱜ ᱡᱟᱦᱟᱸ ᱥᱟᱸᱫᱮᱥ ᱪᱷᱟᱯᱟ ᱯᱟᱨᱥᱟᱞᱚᱜ ᱞᱚᱜ ᱠᱟᱱᱟ ᱚᱱᱟ ᱫᱚ ᱠᱚ ᱢᱮᱛᱟᱜᱼᱟ ᱠᱷᱚᱵᱚᱨ ᱥᱟᱸᱫᱮᱥ ᱵᱟᱨᱛᱮ ᱟᱨ ᱵᱟᱝ ᱠᱟᱛᱷᱟ ᱵᱟᱨᱛᱮ ᱱᱚᱣᱟ ᱨᱮᱫᱚ ᱥᱚᱛ ᱥᱟᱹᱨᱤ ᱱᱤᱯᱷᱩᱴ ᱠᱷᱚᱵᱚᱨ ᱜᱮ ᱟᱯᱱᱟᱨ ᱜᱟᱛᱟᱠ ᱨᱮᱱ ᱦᱚᱲ ᱞᱟᱹᱜᱤᱫ ᱛᱮ ᱪᱷᱟᱯᱟ ᱥᱚᱫᱚᱨᱚᱜᱼᱟ ᱡᱟᱦᱟᱸ ᱡᱟᱹᱛᱤ ᱨᱮᱭᱟᱜ ᱠᱷᱚᱵᱚᱨ ᱡᱟᱦᱟᱸ ᱛᱤᱱᱟᱹᱜ ᱥᱟᱹᱨᱤᱭᱟ ᱥᱟᱸᱫᱮᱥ ᱪᱮ ᱵᱩᱜᱤᱭᱟᱜ ᱥᱟᱸᱫᱮᱥ ᱮ ᱮᱢ ᱫᱟᱲᱮᱭᱟᱜᱼᱟ ᱩᱱ ᱚᱱᱟ ᱡᱟᱹᱛᱤ ᱨᱮᱱᱟᱜ ᱨᱮᱭᱟᱜ ᱫᱟᱲᱮ ᱫᱚ ᱩᱱᱟᱹᱜ ᱜᱮ ᱵᱟᱹᱱᱩᱜᱼᱟ ᱱᱚᱝᱠᱟ ᱩᱭᱦᱟᱹᱨ ᱤᱫᱤ ᱠᱟᱛᱮ ᱵᱟᱝᱞᱟ ᱯᱚᱱᱚᱛ ᱥᱚᱨᱠᱟᱨ ᱫᱚ ᱥᱟᱱᱛᱟᱲ ᱠᱚ ᱞᱟᱹᱜᱤᱫ ᱵᱟᱨ ᱦᱟᱯᱛᱟ ᱨᱮ ᱢᱤᱫ ᱫᱷᱟᱣ ᱯᱟᱛᱷᱟᱢ ᱮ ᱪᱷᱟᱯᱟᱭ ᱞᱮᱫ ᱛᱟᱦᱮᱸᱫ ᱜᱟᱞᱢᱟᱨᱟᱣ ᱡᱟᱦᱟᱸ ᱫᱚ ᱱᱤᱛᱚᱜ ᱧᱩᱛᱩᱢ ᱟᱠᱟᱱᱟ ᱯᱚᱪᱷᱤᱢ ᱵᱟᱝᱞᱟ ᱚᱱᱠᱟ ᱜᱮ ᱵᱤᱦᱟᱨ ᱥᱚᱨᱠᱟᱨ ᱯᱟᱦᱴᱟ ᱠᱷᱚᱱ ᱱᱤᱛᱚᱜ ᱫᱚ ᱡᱟᱦᱟᱸ ᱱᱤᱛ ᱫᱚ ᱡᱷᱟᱲᱠᱷᱚᱸᱰ ᱢᱤᱫ ᱦᱟᱯᱛᱟ ᱠᱤᱭᱟᱹ ᱦᱚᱲ ᱥᱚᱝᱵᱟᱫᱽ ᱮ ᱯᱟᱨᱥᱟᱞ ᱞᱮᱫᱟ ᱥᱟᱶᱛᱮ ᱱᱚᱣᱟ ᱪᱚᱞᱚᱱ ᱫᱚ ᱛᱤᱱᱟᱹᱜ ᱜᱟᱱ ᱚᱱᱚᱞᱤᱭᱟᱹ ᱦᱚᱛᱮᱛᱮ ᱟᱹᱛᱩ ᱫᱤᱥᱚᱢ ᱠᱚᱨᱮ ᱮᱦᱚᱵ ᱵᱟᱲᱟ ᱟᱠᱟᱱᱟ ᱱᱚᱝᱠᱟᱱ ᱠᱷᱚᱵᱚᱨ ᱵᱟᱨᱛᱮ ᱟᱨ ᱵᱟᱝ ᱥᱟᱸᱫᱮᱥ ᱠᱚ ᱢᱚᱪᱟ ᱢᱚᱪᱟ ᱦᱩᱭᱮᱱ ᱠᱤ ᱚᱞ ᱵᱮᱞ ᱠᱟᱛᱮᱫ ᱚᱱᱟ ᱨᱮᱱᱟᱜ ᱫᱷᱤ ᱪᱤ ᱟᱹᱠᱤᱞ ᱜᱮᱭᱟᱱ ᱜᱮ ᱵᱟᱨᱛᱟᱠᱤᱞ ᱫᱚ ᱵᱚᱱ ᱢᱮᱛᱟᱜ ᱠᱟᱱᱟ ᱚᱱᱟ ᱟᱹᱠᱤᱞ ᱜᱮᱭᱟᱱ ᱢᱮᱱᱟᱜ ᱟᱱ ᱦᱚᱲ ᱫᱚ ᱵᱟᱨᱛᱟᱠᱤᱞᱟᱱ ᱵᱚ ᱧᱩᱢ ᱠᱚᱣᱟ ᱚᱱᱚᱞᱮᱫ ᱥᱟᱶᱛᱟᱨᱤ ᱞᱟᱹᱭ ᱞᱟᱠᱪᱟᱨ ᱠᱚ ᱤᱫᱤ ᱟᱹᱜᱩ ᱦᱚᱸ ᱵᱟᱛᱟᱠᱤᱞ ᱠᱟᱱ ᱜᱮᱭᱟ ᱢᱮᱱᱛᱮ ᱢᱮᱱ ᱚᱪᱚᱭᱮᱫᱟ ᱡᱮᱢᱚᱱ ᱯᱮᱲᱟ ᱯᱟᱹᱲᱦᱟᱹ ᱠᱚ ᱱᱮᱣᱛᱟ ᱵᱟᱨᱛᱮ ᱞᱟᱹᱜᱤᱫ ᱛᱮ ᱦᱚᱲ ᱦᱚᱛᱮ ᱛᱮᱵᱚ ᱵᱷᱮᱡᱟᱭᱮᱫᱼᱟ ᱵᱟᱯᱞᱟ ᱜᱤᱨᱟᱹ ᱟᱨ ᱵᱷᱟᱸᱰᱟᱱ ᱜᱤᱨᱟᱹ ᱫᱤᱥᱚᱢ ᱦᱚᱲ ᱞᱟᱹᱜᱤᱫ ᱚᱱᱠᱟ ᱜᱮ ᱵᱷᱮᱡᱟᱜ ᱠᱟᱱᱟ ᱥᱮᱸᱫᱽᱨᱟ ᱜᱤᱨᱟᱹ ᱥᱮᱸᱫᱽᱨᱟ ᱜᱤᱨᱟᱹ ᱢᱤᱫᱩᱱ ᱜᱤᱨᱟᱹ ᱮᱢᱟᱱ ᱱᱚᱣᱟ ᱠᱚ ᱠᱷᱮᱨᱣᱟᱲ ᱦᱚᱯᱚᱱ ᱠᱚᱣᱟᱜ ᱟᱹᱰᱤ ᱥᱮᱫᱟᱭ ᱩᱛᱟᱹᱨᱟᱜ ᱵᱟᱨᱛᱟᱠᱤᱞ ᱜᱮ ᱱᱤᱛᱚᱜ ᱱᱚᱣᱟ ᱨᱮ ᱨᱮᱭᱟᱝ ᱞᱟᱹᱠᱛᱤ ᱟᱹᱰᱤ ᱛᱮᱫ ᱜᱮ ᱢᱮᱱᱟᱜ ᱟᱱᱟ ᱪᱮᱫᱟᱜ ᱪᱤ ᱵᱟᱨᱛᱟᱠᱤᱞ ᱫᱚ ᱱᱟᱯᱟᱭ ᱥᱟᱹᱜᱟᱹᱭᱮ ᱟᱹᱜᱩᱭᱟ ᱟᱨ ᱮ ᱡᱚᱲᱟᱣᱟ ᱜᱷᱟᱨᱚᱸᱡᱽ ᱨᱮ ᱟᱭᱳ ᱵᱟᱵᱟ ᱟᱹᱠᱤᱱ ᱟᱭᱳ ᱟᱹᱠᱤᱱ ᱟᱹᱠᱤᱱ ᱵᱷᱤᱛᱨᱤ ᱨᱮ ᱡᱟᱦᱟᱸ ᱥᱟᱸᱫᱮᱥ ᱠᱤᱱ ᱮᱯᱮᱢᱟ ᱚᱱᱟ ᱦᱚᱸ ᱵᱟᱨᱛᱟ ᱠᱤᱱ ᱨᱮᱱᱟᱜ ᱦᱚᱨᱟ ᱜᱮ ᱟᱨ ᱚᱱᱟ ᱦᱚᱛᱮ ᱛᱮ ᱚᱲᱟᱜ ᱨᱮ ᱥᱩᱢᱩᱝ ᱥᱟᱹᱜᱟᱹᱭ ᱫᱚ ᱫᱚᱦᱚᱜᱼᱟ ᱟᱭᱳ ᱵᱟᱵᱟ ᱴᱷᱮᱱ ᱢᱟᱹᱱ ᱦᱟᱨᱟᱜ ᱛᱮ ᱟᱹᱠᱤᱱᱟᱜ ᱟᱹᱪᱩᱣᱟᱹᱜ ᱜᱤᱫᱟᱹᱨ ᱠᱚᱠᱚ ᱟᱸᱡᱚᱢᱟ ᱢᱤᱫᱴᱟᱹᱝ ᱚᱲᱟᱜ ᱨᱮ ᱚᱱᱟ ᱫᱚᱲᱦᱚ ᱵᱟᱝ ᱛᱟᱦᱮᱱ ᱠᱷᱟᱱ ᱟᱯᱱᱟᱨ ᱟᱯᱱᱟᱨ ᱵᱷᱤᱛᱨᱤ ᱨᱮ ᱵᱩᱡᱷᱟᱹᱣ ᱵᱟᱭ ᱛᱟᱦᱮᱱᱟ ᱟᱨ ᱵᱟᱹᱭᱨᱤ ᱠᱚᱣᱟᱜ ᱪᱷᱚᱞ ᱪᱚᱯᱚᱴ ᱜᱷᱟᱨᱚᱸᱡᱽ ᱛᱮ ᱵᱚᱞᱚᱱᱟ ᱟᱨ ᱚᱲᱟᱜ ᱨᱟᱹᱯᱩᱫᱚᱜᱼᱟ ᱫᱷᱚᱱ ᱫᱩᱨᱤᱵᱽ ᱡᱚᱛᱚ ᱞᱚᱭᱪᱷᱚᱭ ᱪᱟᱵᱟᱜᱼᱟ᱾ ᱚᱱᱟᱛᱮ ᱵᱟᱨᱴᱟᱠᱤᱞ ᱜᱮᱭᱟᱱ ᱛᱮ ᱪᱮᱫ ᱦᱩᱭᱩᱜ ᱠᱟᱱᱟ ᱫᱤᱥᱚᱢ ᱫᱩᱱᱤᱭᱟᱹ ᱨᱮ ᱟᱨ ᱚᱲᱟᱜ ᱨᱮᱦᱚᱸ ᱪᱮᱫ ᱦᱩᱭᱩᱜ ᱞᱟᱹᱠᱛᱤᱭᱟ ᱮᱢᱟᱱ ᱢᱤᱫ ᱰᱚᱸᱰᱮᱠ ᱠᱚ ᱵᱮᱸᱜᱮᱫᱟᱜ ᱫᱚ ᱡᱟᱹᱨᱩᱲ ᱠᱟᱱᱟ᱾ ᱵᱟᱨᱴᱟᱠᱤᱞ ᱫᱚ ᱰᱷᱮᱨ ᱛᱮᱫ ᱜᱮ ᱟᱯᱟᱱ ᱟᱹᱯᱤᱱ ᱵᱷᱤᱛᱨᱤ ᱨᱮ ᱮᱛᱚᱦᱚᱵ ᱢᱟᱵᱚ᱾ ᱚᱯᱚᱞ ᱦᱚᱛᱮᱛᱮ ᱦᱟᱹᱱᱤ ᱱᱟᱹᱭ ᱵᱚ ᱦᱟᱛᱟᱣ ᱧᱟᱯᱟᱢ ᱠᱷᱟᱱ ᱡᱚᱛᱚ ᱥᱮᱫ ᱛᱮ ᱪᱤᱨᱜᱟᱹᱞ ᱵᱚ ᱛᱟᱦᱮᱱᱟ ᱮᱴᱟᱜ ᱯᱟᱹᱨᱥᱤ ᱠᱚᱨᱮ ᱱᱚᱣᱟ ᱫᱚ ᱟᱹᱰᱤ ᱛᱮᱫ ᱜᱮᱠᱚ ᱢᱮᱫ ᱢᱮᱫ ᱞᱩᱛᱩᱨᱟᱜᱼᱟ ᱦᱤᱱᱫᱤ ᱛᱮ ᱱᱚᱣᱟ ᱫᱚᱠᱚ ᱢᱮᱛᱟᱜ ᱠᱟᱱᱟ ᱯᱚᱛᱨᱚ ᱠᱟᱨᱤᱛᱟ ᱵᱟᱝᱞᱟ ᱛᱮ ᱥᱚᱢᱵᱟᱫᱤᱠᱚᱛᱟ ᱟᱨ ᱤᱝᱞᱤᱥ ᱛᱮ ᱡᱚᱨᱱᱟᱞᱤᱡᱤᱢ ᱟᱵᱚᱣᱟᱜ ᱡᱟᱦᱟᱸ ᱜᱮ ᱮᱴᱠᱮᱴᱚᱬᱮ ᱢᱮᱱᱟᱜ ᱚᱱᱟ ᱥᱟᱦᱟᱨ ᱨᱮ ᱥᱟᱦᱟᱨ ᱨᱮ ᱵᱟᱨᱛᱟ ᱠᱤᱞ ᱨᱮ ᱨᱮᱱᱟᱜ ᱟᱹᱰᱤ ᱢᱟᱨᱟᱝ ᱫᱟᱲᱮ ᱢᱮᱱᱟᱜᱼᱟ ᱢᱟᱹᱡᱷᱤ ᱯᱟᱨᱜᱟᱱᱟ ᱠᱚᱣᱟᱜ ᱫᱟᱹᱭᱵᱷᱟᱨ ᱥᱟᱶ ᱥᱟᱶᱛᱟᱨᱤ ᱩᱯᱨᱩᱢ ᱫᱚ ᱱᱚᱣᱟ ᱜᱮ ᱫᱚᱦᱚ ᱜᱟᱱᱟ ᱡᱟᱦᱟᱸ ᱜᱮ ᱟᱵᱚᱣᱟᱜ ᱦᱩᱧᱩᱲ ᱪᱮ ᱡᱟᱦᱟᱸ ᱠᱚ ᱠᱷᱟᱹᱛᱤᱨ ᱟᱵᱚᱣᱟᱜ ᱦᱚᱠ ᱟᱵᱚ ᱵᱚ ᱮᱲᱮ ᱚᱪᱚᱜ ᱠᱟᱱᱟ ᱩᱱ ᱚᱱᱠᱟᱱ ᱫᱟᱲᱮ ᱫᱟᱵᱚᱱ ᱞᱟᱹᱜᱤᱫ ᱠᱮᱴᱮᱡ ᱵᱟᱨᱛᱟᱠᱤᱞ ᱠᱚ ᱯᱟᱛᱷᱟᱢ ᱪᱤ ᱠᱷᱚᱵᱚᱨ ᱠᱟᱜᱚᱡᱽ ᱠᱚᱨᱮ ᱚᱞ ᱯᱟᱥᱱᱟᱣ ᱞᱮ ᱮᱱᱟᱝ ᱥᱚᱨᱠᱟᱨ ᱯᱟᱦᱴᱟ ᱠᱷᱚᱱ ᱜᱚᱲᱚ ᱵᱚ ᱧᱟᱢᱟ᱾ ᱵᱟᱨᱛᱟᱠᱤᱞᱟᱱ ᱢᱮᱱ ᱫᱚ ᱡᱟᱦᱟᱸᱭ ᱠᱚ ᱠᱷᱚᱵᱚᱨᱤᱭᱟᱹ ᱩᱱᱠᱩᱣᱟᱜ ᱛᱤᱱᱟᱹᱜ ᱜᱟᱱ ᱜᱩᱱ ᱛᱟᱦᱮᱸ ᱞᱟᱹᱠᱛᱤᱜ ᱠᱟᱱᱟ᱾ ᱚᱱᱟ ᱜᱩᱱ ᱢᱩᱫᱽ ᱨᱮ ᱢᱤᱫ ᱨᱮ ᱚᱞ ᱥᱚᱫᱚᱨ ᱫᱟᱲᱮᱭᱟᱜ ᱨᱮᱱᱟᱜ ᱜᱩᱱ ᱛᱟᱦᱮᱸ ᱠᱚᱜ ᱢᱟ᱾ ᱢᱮᱱᱫᱚ ᱚᱱᱚᱞᱤᱭᱟᱹᱭ ᱦᱩᱭ ᱠᱚᱜ ᱢᱟ ᱵᱟᱨ ᱨᱮ ᱡᱚᱛᱚ ᱦᱚᱲ ᱥᱟᱶ ᱨᱚᱲ ᱫᱟᱲᱮᱭᱟᱜ ᱞᱮᱠᱟᱱ ᱥᱤᱠᱷᱱᱟᱹᱛ ᱟᱨ ᱥᱟᱦᱟᱥ ᱯᱮ ᱨᱮ ᱡᱟᱱ ᱥᱟᱱᱟᱢ ᱟᱹᱱᱟᱹᱨᱤ ᱵᱟᱰᱟᱭ ᱠᱟᱜ ᱢᱟᱭ ᱯᱩᱱ ᱨᱮ ᱡᱚᱛᱚ ᱞᱮᱠᱟᱱ ᱨᱮᱸᱜᱮᱡ ᱠᱤᱥᱟᱹᱬ ᱦᱚᱲ ᱥᱟᱶ ᱵᱷᱟᱹᱜᱤ ᱥᱟᱹᱯᱟᱹᱜᱟᱹᱭ ᱛᱟᱭ ᱛᱟᱦᱮᱸ ᱠᱚᱜ ᱢᱟ᱾ ᱢᱚᱱᱮ ᱨᱮ ᱵᱩᱜᱤ ᱵᱟᱹᱲᱤᱡ ᱫᱚ ᱵᱮᱥ ᱚᱠᱚᱡ ᱮ ᱩᱨᱩᱢ ᱠᱟᱜ ᱢᱟ᱾ ᱚᱱᱠᱟ ᱦᱚᱲ ᱦᱤᱛ ᱪᱮ ᱫᱤᱥᱚᱢ ᱨᱮᱱᱟᱜ ᱵᱟᱰᱟᱭ ᱠᱟᱜ ᱢᱟ᱾ ᱩᱥᱟᱹᱨᱟ ᱛᱮ ᱠᱷᱚᱵᱚᱨ ᱡᱩᱜᱟᱹᱲ ᱟᱨ ᱵᱷᱮᱡᱟ ᱜᱟᱱ ᱢᱟᱭ ᱮᱭᱟᱭ ᱨᱮ ᱥᱟᱹᱨᱤᱭᱟᱜ ᱜᱮ ᱧᱟᱢ ᱛᱩᱫ ᱜᱟᱱ ᱢᱟ ᱮᱲᱮ ᱠᱟᱛᱷᱟ ᱠᱚ ᱥᱟᱞᱟᱭ ᱥᱟᱞᱟᱭ ᱜᱩᱱ ᱵᱟᱝ ᱛᱟᱦᱮᱱ ᱠᱷᱟᱱ ᱚᱱᱟ ᱫᱚ ᱮᱲᱮ ᱠᱷᱚᱵᱚᱨ ᱯᱟᱥᱱᱟᱜᱼᱟ ᱚᱱᱟ ᱮᱲᱮ ᱮᱲᱮ ᱠᱷᱚᱵᱚᱨ ᱫᱚ ᱤᱭᱳᱞᱳ ᱡᱚᱨᱱᱟᱞᱤᱡᱤᱢ ᱠᱚ ᱢᱮᱛᱟᱜᱼᱟ ᱵᱟᱨᱛᱟᱠᱤᱞ ᱟᱹᱥᱩᱞᱚᱜ ᱨᱮᱱᱟᱜ ᱨᱮᱭᱟᱜ ᱢᱤᱫᱴᱟᱹᱝ ᱦᱚᱨᱟ ᱠᱟᱱ ᱜᱮᱭᱟ ᱯᱚᱛᱨᱚ ᱯᱚᱛᱨᱤᱠᱟ ᱥᱩᱢᱩᱝ ᱫᱚ ᱵᱟᱝᱟ ᱨᱮᱰᱤᱭᱳ ᱟᱨ ᱴᱮᱞᱤᱵᱷᱤᱡᱚᱱ ᱠᱚᱨᱮ ᱵᱟᱨᱛᱟᱠᱤᱞᱟᱱ ᱞᱮᱠᱟᱛᱮ ᱪᱟᱹᱠᱨᱤ ᱧᱟᱢᱚᱜ ᱠᱟᱱᱟ ᱚᱱᱟᱛᱮ ᱱᱚᱣᱟ ᱥᱟᱛᱟᱢ ᱤᱫᱤ ᱠᱟᱛᱮ ᱢᱟᱨᱟᱝ ᱵᱤᱨᱫᱟᱹᱜᱟᱲ ᱪᱮ ᱡᱮᱜᱮᱛ ᱵᱤᱨᱫᱟᱹᱜᱟᱲ ᱠᱚᱨᱮ ᱯᱟᱲᱦᱟᱣ ᱨᱮᱱᱟᱜ ᱞᱟᱹᱠᱛᱤ ᱢᱮᱱᱟᱜ ᱟᱱᱟᱝ ᱵᱟᱨᱛᱟ ᱠᱤᱞ ᱨᱮᱱᱟᱜ ᱜᱩᱱ ᱵᱤᱨᱫᱟᱹ ᱟᱵᱚᱨᱮᱱ ᱯᱟᱲᱦᱟᱣ ᱠᱚᱲᱟ ᱠᱩᱲᱤ ᱠᱚ ᱦᱟᱛᱟᱣ ᱢᱟ ᱛᱚᱵᱮ ᱮᱱᱟᱝ ᱟᱵᱚᱣᱟᱜ ᱨᱚᱲ ᱞᱟᱠᱪᱟᱨ ᱥᱟᱶᱦᱮᱫ